ᱛᱚ ᱚᱱᱟ ᱠᱷᱟᱹᱛᱤᱨ ᱛᱮ ᱱᱤᱛᱚᱜ ᱥᱴᱩᱰᱤᱭᱳ ᱛᱮ ᱪᱟᱞᱟᱜ ᱦᱩᱭᱩᱜ ᱠᱟᱱᱟ ᱟᱨ ᱛᱚ ᱢᱟ ᱛᱚᱵᱮ ᱠᱚᱱᱴᱤᱱᱤᱭᱩ ᱱᱚᱣᱟ ᱵᱞᱚᱜ ᱨᱮ ᱛᱟᱦᱮᱱ ᱯᱮ ᱵᱚᱦᱩᱛ ᱤᱱᱴᱟᱨᱮᱥᱴᱤᱝ ᱦᱩᱭᱩᱜ ᱞᱟᱹᱜᱤᱫ ᱛᱚ ᱱᱤᱛᱚᱜ ᱟᱞᱮ ᱟᱫᱷᱟ ᱨᱟᱥᱛᱟ ᱨᱮ ᱢᱮᱱᱟᱜ ᱟᱠᱟᱫ ᱞᱮ ᱪᱟᱞᱟᱜ ᱠᱟᱱᱟᱞᱮ ᱠᱚᱱᱴᱤᱱᱤᱭᱩ ᱱᱚᱣᱟ ᱵᱞᱚᱜ ᱨᱮᱯᱮ ᱛᱟᱦᱮᱱᱟ ᱪᱚᱞᱚ ᱛᱚᱠᱷᱚᱱ

ᱛᱚ ᱯᱷᱟᱭᱱᱟᱞᱤ ᱟᱞᱮ ᱱᱚᱰᱮᱞ ᱥᱮᱴᱮᱨ ᱟᱠᱟᱱᱟ ᱛᱚ ᱪᱚᱞᱚ ᱛᱚ ᱠᱷᱟᱱ ᱟᱜᱮ ᱥᱮᱫ ᱜᱮ ᱧᱮᱞ ᱛᱟᱵᱚᱱ ᱯᱮ ᱟᱨ ᱱᱚᱰᱮ ᱱᱤᱛᱚᱜ ᱜᱮ ᱵᱚᱞᱚᱱ ᱞᱟᱹᱜᱤᱫ ᱦᱟᱸᱜ ᱟᱨ ᱛᱚ ᱟᱯᱮ ᱠᱚᱱᱴᱤᱱᱤᱭᱩ ᱱᱚᱣᱟ ᱵᱞᱚᱜ ᱨᱮ ᱛᱟᱦᱮᱱ ᱯᱮ ᱯᱷᱟᱭᱱᱮᱞᱤ ᱟᱞᱮ ᱱᱚᱰᱮ ᱞᱮ ᱥᱮᱴᱮᱨ ᱟᱠᱟᱱᱟ ᱦᱟᱸᱜ ᱟᱯᱮ ᱵᱚᱞᱚᱱ ᱞᱟᱹᱜᱤᱫ ᱞᱮ

ᱟᱹᱰᱤ ᱵᱮᱥ ᱞᱤᱧ ᱵᱩᱡᱷᱟᱹᱣ ᱠᱮᱜᱼᱟ ᱯᱷᱟᱥᱴ ᱴᱟᱭᱤᱢ ᱞᱤᱧ ᱱᱚᱰᱮ ᱞᱤᱧ ᱥᱮᱞᱮᱫ ᱞᱮᱱᱟ ᱦᱳᱭ ᱟᱨ ᱜᱟᱛᱮ ᱠᱚ ᱟᱨ ᱱᱩᱭᱟᱜ ᱫᱚ ᱛᱮᱦᱮᱧ ᱫᱚ ᱯᱷᱟᱥᱴ ᱴᱟᱭᱤᱢ ᱨᱮᱠᱚᱨᱰᱤᱝ ᱦᱩᱭᱩᱜ ᱠᱟᱱᱟ ᱢᱟᱱᱮ ᱥᱴᱩᱰᱤᱭᱳ ᱨᱮ ᱱᱚᱣᱟ ᱫᱚ ᱤᱧᱟᱹᱜ ᱯᱷᱟᱥᱴ ᱴᱟᱭᱤᱢ ᱨᱮᱠᱚᱨᱰᱤᱝ ᱠᱟᱱᱟ ᱛᱚ ᱟᱹᱰᱤ ᱠᱩᱥᱤᱧ ᱵᱩᱡᱷᱟᱹᱣ ᱠᱮᱜᱼᱟ ᱱᱚᱰᱮ ᱥᱮᱨᱮᱧ ᱟᱛᱮᱫ ᱟᱹᱰᱤ ᱤᱱᱡᱚᱭ ᱠᱮᱜᱼᱟ ᱦᱳᱭ ᱟᱨ ᱱᱩᱠᱤᱱ ᱫᱚ ᱱᱟᱦᱟᱜ ᱢᱟᱱᱮ ᱵᱟᱱᱟ ᱦᱚᱲ ᱛᱚ ᱱᱚᱣᱟ ᱫᱚ ᱱᱟᱦᱟᱜ ᱛᱟᱹᱠᱤᱱ ᱟᱹᱠᱤᱱᱟᱜ ᱯᱩᱭᱞᱩ ᱢᱚᱛᱞᱚᱵ ᱥᱮᱨᱮᱧ ᱦᱩᱭᱩᱜ ᱠᱟᱱᱟ ᱡᱮ ᱢᱟᱱᱮ ᱟᱹᱠᱤᱱ ᱥᱴᱩᱰᱤᱭᱳ ᱨᱮᱠᱤᱱ ᱥᱮᱨᱮᱧ ᱟᱠᱟᱫᱼᱟ ᱦᱮᱸ ᱪᱮ ᱛᱚ ᱱᱚᱣᱟ ᱜᱟᱱᱟ ᱡᱟᱦᱟᱸ ᱨᱮᱠᱚᱨᱰᱤᱝ ᱦᱩᱭᱱᱟ ᱱᱚᱣᱟ ᱫᱚ ᱱᱟᱦᱟᱜ ᱦᱩᱭᱩᱜ ᱠᱟᱱᱟ ᱰᱤᱯᱴᱤ ᱥᱴᱩᱰᱤᱭᱳ ᱠᱟᱫᱢᱟ ᱡᱟᱢᱥᱮᱫᱽᱯᱩᱨ ᱡᱷᱟᱲᱠᱷᱚᱸᱰ ᱨᱮ ᱛᱚ ᱱᱩᱭ ᱛᱟᱵᱚᱱ ᱱᱟᱦᱟᱜ ᱱᱚᱰᱮ ᱰᱤᱯᱴᱤ ᱥᱴᱩᱰᱤᱭᱳ ᱠᱟᱫᱢᱟ ᱡᱟᱢᱥᱮᱫᱽᱯᱩᱨ ᱡᱷᱟᱲᱠᱷᱚᱸᱰ ᱨᱤᱱᱤᱡ ᱱᱚᱰᱮ ᱚᱱᱟᱨ ᱠᱟᱱᱟᱭ ᱟᱨ ᱱᱚᱰᱮ ᱜᱮ ᱱᱤᱛᱚᱜ ᱨᱮᱠᱚᱨᱰᱤᱝ ᱦᱩᱭᱱᱟ ᱛᱟᱞᱮ ᱥᱮᱨᱮᱧ

ᱤᱧ ᱱᱤᱛᱚᱜ ᱚᱲᱟᱜ ᱤᱧ ᱥᱮᱴᱮᱨ ᱟᱠᱟᱱᱟ ᱟᱨ ᱚᱲᱟᱜ ᱨᱮ ᱦᱮᱡ ᱠᱟᱛᱮ ᱯᱷᱨᱮᱥ ᱵᱟᱲᱟ ᱠᱟᱛᱮ ᱟᱨᱟᱢ ᱵᱟᱲᱟ ᱦᱩᱭᱱᱟ ᱪᱮᱠᱟᱛᱮ ᱟᱹᱰᱤ ᱥᱤᱛᱩᱝ ᱦᱩᱭᱩᱜ ᱠᱟᱱ ᱛᱟᱦᱮᱱᱟ ᱛᱚ ᱞᱟᱹᱭ ᱟᱯᱮ ᱠᱟᱹᱱᱟᱹᱧ ᱱᱚᱣᱟ ᱥᱮᱨᱮᱧ ᱟᱹᱰᱤ ᱵᱷᱟᱜᱮ ᱨᱮᱠᱚᱨᱰᱤᱝ ᱦᱩᱭ ᱟᱠᱟᱱᱟ ᱟᱨ ᱱᱚᱣᱟ ᱥᱮᱨᱮᱧ ᱫᱚ ᱱᱟᱦᱟᱜ ᱞᱟᱹᱭ ᱟᱯᱮ ᱠᱟᱹᱱᱟᱹᱧ ᱤᱧ ᱜᱤᱧ ᱚᱞ ᱟᱠᱟᱫ ᱴᱷᱤᱠᱟ ᱟᱨ ᱥᱮᱨᱮᱧ ᱫᱚᱠᱤᱱ ᱥᱮᱨᱮᱧ ᱟᱠᱟᱫ ᱫᱮᱵᱟᱥᱤᱥ ᱟᱨ ᱠᱟᱵᱤᱛᱟ ᱛᱤᱠᱤᱱ ᱟᱥᱟᱭ ᱤᱧ ᱱᱚᱣᱟ ᱵᱷᱤᱰᱤᱭᱳ ᱯᱮ ᱠᱩᱥᱤᱭᱟᱜᱼᱟ ᱛᱚ ᱞᱟᱭᱤᱠ ᱯᱮ ᱥᱮᱭᱟᱨ ᱯᱮ ᱟᱨ ᱪᱮᱫ ᱞᱮᱠᱟ ᱱᱚᱣᱟ ᱵᱷᱤᱰᱤᱭᱳ ᱯᱮ ᱵᱩᱡᱷᱟᱹᱣ ᱠᱟᱜᱼᱟ ᱠᱟᱢᱮᱱᱴ ᱟᱛᱮ ᱡᱟᱹᱨᱩᱲ ᱞᱟᱹᱭ ᱛᱟᱵᱚᱱ ᱯᱮ ᱟᱨ ᱢᱤᱫᱴᱟᱝ ᱠᱟᱛᱷᱟ ᱟᱜᱟᱨ ᱯᱟᱦᱞᱤ ᱵᱟᱨ ᱱᱚᱣᱟ ᱪᱮᱱᱮᱞ ᱨᱮᱯᱮ ᱦᱮᱡ ᱟᱠᱟᱱᱟ ᱮᱱᱠᱷᱟᱱ ᱥᱟᱵᱥᱠᱨᱟᱭᱤᱵ ᱟᱛᱮ ᱵᱮᱞ ᱟᱭᱠᱟᱱ ᱦᱚᱸ ᱫᱟᱵᱟᱣ ᱠᱟᱜ ᱯᱮ ᱴᱷᱤᱠ ᱛᱟᱠᱤ ᱡᱟᱦᱟᱸ ᱛᱤᱱᱟᱹᱜ ᱜᱮ ᱱᱟᱣᱟ ᱱᱟᱣᱟ ᱵᱷᱤᱰᱤᱭᱳᱧ ᱟᱹᱜᱩᱭᱟ ᱚᱱᱟ ᱵᱷᱤᱰᱤᱭᱳ ᱨᱮᱱᱟᱜ ᱟᱯᱮ ᱱᱳᱴᱤᱯᱷᱤᱠᱮᱥᱚᱱ ᱥᱟᱵᱥᱮ ᱯᱟᱦᱞᱮ ᱯᱮ ᱧᱟᱢᱟ ᱴᱷᱤᱠᱟ ᱟᱨ ᱢᱤᱫᱴᱟᱝ ᱠᱟᱛᱷᱟᱧ ᱞᱟᱹᱭ ᱟᱯᱮᱭᱟ ᱱᱚᱣᱟ ᱡᱟᱦᱟᱸ ᱨᱮᱠᱳᱰᱤᱝ ᱦᱩᱭᱱᱟ ᱱᱚᱣᱟ ᱥᱮᱨᱮᱧ ᱛᱚ ᱱᱚᱣᱟ ᱥᱮᱨᱮᱧ ᱦᱟᱸᱜ ᱢᱤᱫᱴᱟᱝ ᱤᱭᱩᱴᱩᱵᱽ ᱪᱮᱱᱮᱞ ᱨᱮ ᱦᱤᱡᱩᱜ ᱞᱟᱹᱜᱤᱫ ᱛᱚ ᱚᱱᱟ ᱚᱠᱟᱴᱟᱜ ᱤᱭᱩᱴᱩᱵᱽ ᱪᱮᱱᱮᱞ ᱨᱮ ᱦᱤᱡᱩᱜᱼᱟ ᱚᱱᱟ ᱨᱮᱱᱟᱜ ᱟᱯᱰᱮᱴ ᱟᱹᱰᱤ ᱡᱚᱞᱫᱤ ᱜᱤᱧ ᱮᱢᱟ ᱯᱮᱭᱟ ᱛᱚ ᱤᱧ ᱥᱟᱶ ᱡᱚᱲᱟᱣ ᱛᱟᱦᱮᱱ ᱛᱟᱵᱚᱱ ᱯᱮ ᱛᱚ ᱛᱮᱦᱮᱧᱟᱜ ᱵᱷᱤᱰᱤᱭᱳ ᱫᱚ ᱤᱱᱠᱟᱹ ᱜᱮ ᱱᱮᱠᱥᱴ ᱵᱷᱤᱰᱤᱭᱳ ᱨᱮᱵᱚᱱ ᱧᱟᱯᱟᱢᱟ ᱢᱟ ᱮᱱᱠᱷᱟᱱ ᱡᱚᱛᱚ ᱠᱚ ᱡᱚᱦᱟᱨ